ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜᱼᱟ ᱛᱮᱦᱮᱧ ᱟᱨ ᱢᱤᱫ ᱱᱟᱣᱟ ᱵᱷᱤᱰᱤᱭᱳ ᱨᱮ ᱜᱟᱛᱮ ᱠᱚ ᱛᱮᱦᱮᱧ ᱫᱚᱧ ᱥᱮᱱᱚᱜ ᱠᱟᱱ ᱛᱟᱵᱚᱱᱟ ᱟᱞᱮ ᱟᱹᱛᱩ ᱥᱩᱨ ᱟᱹᱛᱩ ᱨᱮ ᱢᱤᱫᱴᱮᱱ ᱢᱟᱱᱮ ᱠᱩᱢᱰᱟᱰᱟᱸᱜᱟ ᱥᱮ ᱢᱤᱪᱠᱳ ᱚᱱᱟ ᱟᱹᱛᱩ ᱨᱮ ᱤᱭᱟᱹ ᱦᱩᱭᱩᱜ ᱠᱟᱱᱟ ᱪᱮᱫ ᱠᱚ ᱞᱟᱹᱭᱟ ᱠᱷᱩᱱᱴᱟᱹᱣ ᱦᱩᱭᱩᱜ ᱠᱟᱱᱟ ᱚᱱᱟ ᱟᱹᱛᱩ ᱨᱮ ᱠᱷᱩᱱᱴᱟᱹᱣ ᱧᱮᱧᱮᱞ ᱞᱤᱧ ᱥᱮᱱᱚᱜ ᱠᱟᱱᱟ ᱟᱫᱚ ᱪᱮᱫ ᱞᱮᱠᱟ ᱠᱚ ᱦᱚᱲ ᱠᱟᱱᱟ ᱚᱱᱟᱜᱤᱧ ᱫᱮᱠᱷᱟᱣ ᱟᱯᱮ ᱛᱟᱵᱚᱱᱟ ᱱᱚᱣᱟ ᱵᱷᱤᱰᱤᱭᱳ ᱮᱛᱚ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱞᱮ ᱟᱹᱛᱩ ᱟᱹᱰᱤ ᱡᱳᱨ ᱟᱣᱟᱡᱽ ᱥᱮᱱᱚᱜ ᱠᱟᱱᱟ ᱟᱫᱚ ᱦᱟᱸᱜ ᱠᱷᱟᱱ ᱪᱮᱫ ᱞᱮᱠᱟ ᱦᱟᱸᱰᱮ ᱠᱚ ᱦᱚᱲ ᱠᱟᱱᱟ ᱪᱮᱫ ᱵᱟᱝ ᱚᱱᱟ ᱥᱟᱱᱟᱢᱟᱜ ᱤᱧ ᱫᱮᱠᱷᱟᱣ ᱯᱮ ᱛᱟᱵᱚᱱᱟ ᱱᱤᱛᱚᱜ ᱫᱚ ᱦᱚᱨ ᱨᱮ ᱢᱤᱱᱟᱹᱧᱟ ᱱᱚᱜᱼᱚᱭ ᱧᱮᱞ ᱯᱮ ᱮᱠᱞᱟ ᱜᱤᱧ ᱥᱮᱱᱚᱜ ᱠᱟᱱᱟ ᱟᱨ ᱠᱚᱲᱟ ᱠᱚᱫᱚ ᱠᱚ ᱞᱟᱦᱟ ᱟᱠᱟᱱᱟ ᱪᱚᱞᱚ ᱮᱱᱠᱷᱟᱱ ᱦᱟᱸᱰᱮᱱᱟᱜ ᱱᱟᱡᱟᱨᱟ ᱵᱚᱱ ᱧᱮᱞ ᱞᱮᱜᱮ ᱪᱮᱫ ᱞᱮᱠᱟ ᱢᱮᱱᱟᱜᱼᱟ ᱠᱷᱟᱱ ᱦᱳᱭ ᱥᱮ ᱵᱷᱤᱰᱤᱭᱳ ᱛᱚ ᱠᱟᱱᱟ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱢᱟᱱᱮ ᱞᱟᱦᱟ ᱠᱷᱚᱱ ᱫᱚ ᱵᱟᱹᱧ ᱵᱟᱲᱟᱭ ᱛᱟᱦᱮᱱᱟ ᱡᱮ ᱛᱮᱦᱮᱧ ᱚᱸᱰᱮ ᱠᱷᱩᱱᱴᱟᱹᱣ ᱦᱩᱭᱩᱜ ᱠᱟᱱᱟ ᱟᱫᱚ ᱟᱪᱠᱟ ᱜᱤᱧ ᱟᱸᱡᱚᱢ ᱠᱮᱜᱼᱟ ᱢᱤᱫᱴᱮᱱ ᱠᱚᱲᱟᱭ ᱞᱟᱹᱭ ᱠᱮᱫ ᱛᱟᱞᱮᱭᱟ ᱡᱮ ᱚᱸᱰᱮ ᱠᱷᱩᱱᱴᱟᱹᱣ ᱦᱩᱭᱩᱜ ᱠᱟᱱᱟ ᱟᱫᱚ ᱤᱱᱟᱹ ᱛᱮ ᱤᱧ ᱫᱚ ᱪᱚᱞᱚ ᱛᱟᱦᱚᱞᱮ ᱚᱸᱰᱮ ᱵᱚᱱ ᱪᱟᱞᱟᱜᱼᱟ ᱟᱫᱚ ᱤᱧ ᱫᱚ ᱚᱱᱛᱮ ᱜᱤᱧ ᱪᱟᱞᱟᱜ ᱠᱟᱱᱟ ᱠᱚ ᱦᱮᱡ ᱠᱟᱛᱮ ᱡᱟᱦᱟᱸ ᱵᱟᱰᱟᱭ ᱧᱟᱢ ᱮᱱᱟ ᱡᱮ ᱱᱚᱰᱮ ᱫᱚ ᱠᱷᱩᱱᱴᱟᱹᱣ ᱫᱚ ᱵᱟᱝᱟ ᱯᱚᱨᱚᱵᱽ ᱮᱱᱮᱡ ᱯᱨᱮᱠᱴᱤᱥ ᱦᱩᱭᱩᱜ ᱠᱟᱱᱟ ᱟᱫᱚ ᱚᱱᱟ ᱯᱚᱨᱚᱵᱽ ᱮᱱᱮᱡ ᱜᱮᱠᱚ ᱯᱨᱮᱠᱴᱤᱥᱚᱜ ᱠᱟᱱ ᱛᱟᱵᱚᱱᱟ ᱟᱞᱮ ᱱᱚᱛᱮ ᱫᱚ ᱦᱟᱸᱜ ᱠᱷᱟᱱ ᱱᱮᱛᱟᱨ ᱫᱚ ᱯᱚᱨᱚᱵᱽ ᱮᱱᱮᱡ ᱦᱮᱯᱨᱟᱣ ᱠᱚ ᱢᱟᱱᱮ ᱦᱩᱭᱩᱜ ᱜᱮᱭᱟ ᱛᱚ ᱟᱫᱚ ᱚᱱᱮ ᱯᱚᱨᱚᱵᱽ ᱮᱱᱮᱡ ᱠᱚ ᱴᱷᱮᱱ ᱠᱚ ᱥᱮᱱᱚᱜ ᱜᱮᱭᱟ ᱱᱩᱠᱩ ᱫᱚ ᱯᱟᱞᱮ ᱤᱱᱟᱹᱛᱮ ᱯᱚᱨᱚᱵᱽ ᱮᱱᱮᱡ ᱠᱚ ᱯᱨᱮᱠᱴᱤᱥᱚᱜ ᱠᱟᱱᱟ

ᱛᱮ ᱠᱚ ᱚᱸᱰᱮᱧ ᱥᱮᱱ ᱞᱮᱱᱟ ᱟᱫᱚ ᱡᱟᱦᱟᱸᱧ ᱵᱟᱲᱟᱭ ᱧᱟᱢ ᱠᱮᱫᱼᱟ ᱚᱱᱟ ᱫᱚ ᱦᱩᱭᱩᱜ ᱠᱟᱱᱟ ᱠᱷᱩᱱᱴᱟᱹᱣ ᱫᱚ ᱵᱟᱝᱟ ᱚᱸᱰᱮ ᱫᱚ ᱦᱩᱭᱩᱜ ᱠᱟᱱᱟ ᱯᱚᱨᱚᱵᱽ ᱮᱱᱮᱡ ᱠᱚ ᱯᱨᱮᱠᱴᱤᱥᱚᱜ ᱠᱟᱱᱟ ᱟᱫᱚ ᱱᱤᱭᱟᱹ ᱠᱚᱴᱟ ᱫᱤᱱ ᱢᱟᱱᱮ ᱥᱚᱦᱨᱟᱭ ᱞᱟᱥᱟᱲᱦᱮᱫ ᱛᱮ ᱟᱭᱢᱟ ᱡᱟᱭᱜᱟ ᱨᱮ ᱯᱚᱨᱚᱵᱽ ᱮᱱᱮᱡ ᱠᱚᱢᱯᱤᱴᱤᱥᱮᱱ ᱠᱚ ᱦᱩᱭᱩᱜ ᱠᱟᱱᱟ ᱛᱚ ᱟᱫᱚ ᱱᱩᱠᱩ ᱫᱚ ᱦᱟᱸᱜ ᱠᱷᱟᱱ ᱯᱚᱨᱚᱵᱽ ᱮᱱᱮᱡ ᱫᱚᱞ ᱠᱟᱱᱟ ᱠᱚ ᱟᱫᱚ ᱚᱸᱰᱮ ᱠᱚ ᱯᱚᱨᱚᱵᱽ ᱮᱱᱮᱡ ᱠᱚᱠᱚ ᱪᱟᱞᱟᱜ ᱜᱮᱭᱟ ᱟᱭᱢᱟ ᱡᱟᱭᱜᱟ ᱨᱮ ᱞᱟᱦᱟ ᱛᱮᱫᱚ ᱵᱟᱝ ᱠᱚ ᱛᱟᱦᱮᱸ ᱠᱟᱱᱟ ᱟᱫᱚ ᱱᱚᱣᱟ ᱜᱮ ᱱᱟᱣᱟ ᱫᱚᱞ ᱠᱚ ᱨᱟᱠᱟᱵ ᱟᱠᱟᱱᱟ ᱟᱫᱚ ᱤᱱᱟᱹ ᱡᱳᱨᱥᱳᱨ ᱯᱨᱮᱠᱴᱤᱥ ᱠᱚ ᱪᱟᱹᱞᱩ ᱠᱟᱫᱟ ᱟᱫᱚ ᱚᱱᱟᱜᱮ ᱴᱟᱢᱟᱠ ᱥᱟᱰᱮ ᱠᱟᱱ ᱛᱟᱦᱮᱱᱟ ᱟᱹᱰᱤ ᱡᱳᱨ ᱟᱫᱚ ᱟᱞᱮ ᱟᱹᱛᱩ ᱨᱮᱱ ᱠᱚᱲᱟ ᱠᱚᱠᱚ ᱢᱚᱱᱮᱭᱮᱫᱼᱟ ᱡᱮ ᱠᱷᱩᱱᱴᱟᱹᱣ ᱯᱟᱞᱮᱱ ᱦᱩᱭᱩᱜ ᱠᱟᱱᱟ ᱪᱮᱫᱟᱜ ᱥᱮ ᱵᱟᱝ ᱟᱹᱰᱤ ᱜᱟᱱ ᱡᱟᱭᱜᱟ ᱨᱮ ᱛᱮᱦᱮᱧ ᱜᱟᱯᱟ ᱞᱮᱠᱟᱱᱟᱜ ᱫᱤᱱ ᱨᱮᱦᱚᱸ ᱦᱟᱸᱜ ᱠᱷᱟᱱ ᱨᱟᱥ ᱯᱩᱨᱱᱤᱢᱟ ᱩᱯᱚᱞᱚᱠᱠᱷᱮ ᱛᱮ ᱠᱷᱩᱱᱴᱟᱹᱣ ᱦᱩᱭᱩᱜ ᱜᱮᱭᱟ ᱟᱫᱚ ᱟᱞᱮ ᱫᱚᱞᱮ ᱢᱚᱱᱮ ᱞᱮᱫᱼᱟ ᱦᱳᱭᱛᱳ ᱛᱮᱦᱮᱧ ᱦᱚᱸ ᱠᱷᱩᱱᱴᱟᱹᱣ ᱦᱩᱭᱩᱜ ᱠᱟᱱᱟ ᱢᱮᱱᱠᱷᱟᱱ ᱛᱮᱦᱮᱧ ᱠᱷᱩᱱᱴᱟᱹᱣ ᱫᱚ ᱵᱟᱝ ᱦᱩᱭᱩᱜ ᱠᱟᱱᱟ ᱯᱚᱨᱚᱵᱽ ᱮᱱᱮᱡ ᱦᱩᱭᱩᱜ ᱠᱟᱱᱟ ᱟᱨᱠᱤ ᱢᱟ ᱮᱱᱠᱷᱟᱱ ᱛᱮᱦᱮᱧᱟᱜ ᱵᱷᱤᱰᱤᱭᱳ ᱫᱚ ᱱᱚᱝᱠᱟ ᱜᱮ ᱟᱨ ᱱᱚᱰᱮ ᱜᱮ ᱢᱩᱪᱟᱹᱫ ᱠᱟᱜ ᱠᱟᱱᱟ ᱟᱨ ᱪᱮᱫ ᱤᱧ ᱪᱤᱠᱟᱹᱭᱟ ᱚᱲᱟᱜ ᱠᱚᱨᱮ ᱜᱮ ᱢᱤᱱᱟᱹᱧᱟ ᱟᱫᱚ ᱚᱱᱟ ᱮᱴᱟᱜᱟᱜ ᱥᱮ ᱱᱟᱣᱟᱱᱟᱜ ᱡᱟᱦᱟᱱᱟᱜ ᱪᱮᱫ ᱦᱚᱸ ᱵᱟᱹᱧ ᱫᱮᱠᱷᱟᱣ ᱫᱟᱲᱮᱭᱟᱯᱮ ᱠᱟᱱᱟ ᱟᱨ ᱪᱮᱱᱮᱞ ᱥᱟᱵᱥᱠᱨᱟᱭᱤᱵᱽ ᱫᱚᱦᱚ ᱠᱟᱜ ᱯᱮ ᱦᱟᱯᱮᱱ ᱫᱤᱱ ᱨᱮ ᱱᱟᱯᱟᱭ ᱱᱟᱯᱟᱭᱟᱜ ᱵᱞᱚᱜᱽ ᱦᱤᱡᱩᱜᱼᱟ ᱱᱚᱣᱟ ᱪᱮᱱᱮᱞ ᱨᱮ ᱪᱮᱱᱮᱞ ᱥᱟᱵᱥᱠᱨᱟᱭᱤᱵᱽ ᱫᱚᱦᱚ ᱠᱟᱜ ᱯᱮ ᱟᱨ ᱱᱚᱣᱟᱴᱟᱜ ᱵᱷᱤᱰᱤᱭᱳ ᱯᱮ ᱠᱩᱥᱤᱭᱟᱜ ᱠᱟᱱ ᱠᱷᱟᱱ ᱞᱟᱭᱤᱠ ᱯᱮ ᱵᱟᱯᱮ ᱠᱩᱥᱤᱭᱟᱜ ᱠᱷᱟᱱ ᱰᱤᱥᱞᱟᱭᱤᱠ ᱯᱮ ᱟᱨ ᱠᱚᱢᱮᱱᱴ ᱠᱚ ᱠᱚᱢᱮᱱᱴ ᱚᱞ ᱦᱚᱴᱚ ᱠᱟᱜ ᱯᱮ ᱪᱮᱫ ᱞᱮᱠᱟ ᱦᱩᱭᱱᱟ ᱵᱷᱤᱰᱤᱭᱳ